ᱥᱟᱱᱟᱢ ᱠᱚ ᱟᱯᱮ ᱡᱚᱛᱚ ᱠᱚᱣᱟᱜ ᱥᱟᱹᱜᱩᱱ ᱫᱟᱨᱟᱢ ᱢᱮᱱᱟᱜᱼᱟ ᱛᱮᱦᱮᱧ ᱟᱨ ᱢᱤᱫ ᱱᱟᱣᱟ ᱵᱷᱤᱰᱤᱭᱳ ᱨᱮ ᱟᱨ ᱜᱟᱛᱮ ᱠᱚ ᱛᱮᱦᱮᱧ ᱫᱚᱧ ᱫᱮᱠᱷᱟᱣ ᱟᱯᱮ ᱠᱟᱱ ᱛᱟᱵᱚᱱᱟ ᱡᱮ ᱟᱞᱮᱭᱟᱜ ᱛᱩᱲᱤ ᱵᱟᱲᱜᱮ ᱚᱠᱟ ᱞᱮᱠᱟ ᱦᱩᱭ ᱟᱠᱟᱱᱟ ᱱᱟᱜ ᱟᱫᱚ ᱛᱮᱦᱮᱧ ᱫᱚ ᱚᱱᱟ ᱧᱮᱞ ᱜᱮᱞᱤᱧ ᱥᱮᱱᱚᱜ ᱠᱟᱱᱟ ᱤᱧ ᱟᱨ ᱵᱟᱹᱦᱩ ᱤᱧ ᱛᱟᱭᱚᱢ ᱨᱮ ᱢᱮᱱᱟᱭᱟ ᱟᱫᱚ ᱞᱟᱦᱟ ᱫᱷᱟᱣ ᱤᱧ ᱫᱮᱠᱷᱟᱣ ᱯᱮ ᱛᱟᱦᱮᱱᱟ ᱡᱮ ᱛᱩᱲᱤ ᱪᱮᱫ ᱞᱮᱠᱟ ᱦᱟᱸᱜ ᱠᱷᱟᱱ ᱡᱟᱱᱟᱢ ᱟᱠᱟᱱ ᱛᱟᱞᱮᱭᱟ ᱟᱹᱰᱤ ᱠᱟᱹᱴᱤᱡ ᱠᱟᱹᱴᱤᱡ ᱛᱟᱦᱮᱸ ᱠᱟᱱᱟ ᱧᱮᱞ ᱟᱠᱟᱫ ᱯᱮ ᱡᱩᱫᱤ ᱚᱱᱟ ᱵᱷᱤᱰᱤᱭᱳ ᱯᱮ ᱫᱤᱥᱟᱹ ᱫᱟᱲᱮᱭᱟᱜ ᱠᱟᱱᱟ ᱡᱮ ᱛᱤᱱᱟᱹᱜ ᱛᱩᱲᱤ ᱠᱚ ᱛᱤᱱᱟᱹᱜ ᱠᱟᱹᱴᱤᱡ ᱠᱟᱹᱴᱤᱡ ᱛᱟᱦᱮᱸ ᱞᱮᱱ ᱛᱟᱦᱮᱱᱟ ᱟᱨ ᱛᱮᱦᱮᱧ ᱡᱚᱦᱚᱜ ᱚᱱᱟ ᱛᱩᱲᱤ ᱵᱩᱫᱤᱧ ᱩᱫᱩᱜ ᱟᱯᱮ ᱠᱟᱱ ᱛᱟᱵᱚᱱᱟ ᱛᱮᱦᱮᱧ ᱫᱚ ᱪᱮᱫ ᱞᱮᱠᱟ ᱵᱟᱦᱟ ᱟᱠᱟᱱᱟ ᱟᱨ ᱪᱮᱫ ᱞᱮᱠᱟ ᱢᱟᱱᱮ ᱡᱟᱱᱟᱢ ᱟᱠᱟᱱᱟ ᱛᱩᱲᱤ ᱠᱚ ᱟᱫᱚ ᱢᱟ ᱛᱚᱵᱮ ᱧᱮᱞ ᱛᱟᱵᱚᱱ ᱯᱮ ᱛᱩᱲᱤ ᱵᱟᱲᱜᱮ ᱦᱟᱸᱜ ᱠᱷᱟᱱ ᱫᱮᱠᱷᱟᱣ ᱯᱮ ᱠᱟᱱᱟ ᱛᱚ ᱜᱟᱛᱮ ᱠᱚ ᱢᱟ ᱧᱮᱞ ᱯᱮ ᱦᱚᱸᱜᱼᱚᱭ ᱱᱚᱝᱠᱟ ᱡᱟᱱᱟᱢ ᱟᱠᱟᱱᱟ ᱛᱩᱲᱤ ᱫᱚ ᱟᱨ ᱡᱚᱛᱚ ᱫᱚ ᱵᱟᱝ ᱡᱟᱱᱟᱢ ᱟᱠᱟᱱᱟ ᱦᱟᱞᱠᱟ ᱦᱟᱞᱠᱟ ᱡᱟᱱᱟᱢ ᱟᱠᱟᱱᱟ ᱟᱫᱚ ᱤᱱᱟᱹᱛᱮ ᱦᱚᱸᱜᱼᱚ ᱱᱚᱝᱠᱟ ᱧᱮᱞᱚᱜ ᱠᱟᱱᱟ ᱦᱟᱞᱠᱟ ᱩᱯᱚᱨ ᱨᱮ ᱦᱚᱸᱜᱼᱚ ᱱᱚᱝᱠᱟ ᱦᱩᱭ ᱟᱠᱟᱱ ᱛᱟᱞᱮᱭᱟ ᱛᱩᱲᱤ ᱟᱨ ᱪᱮᱫ ᱤᱧ ᱞᱟᱹᱭ ᱟᱯᱮᱭᱟ ᱦᱚᱸᱜᱼᱚᱭ ᱧᱮᱞ ᱯᱮ ᱛᱩᱲᱤ ᱵᱟᱦᱟ ᱠᱚ ᱪᱮᱫ ᱪᱮᱦᱨᱟ ᱵᱟᱦᱟ ᱟᱠᱟᱱᱟ ᱚᱱᱟ ᱠᱚ ᱛᱩᱲᱤ ᱠᱚᱦᱚᱸ ᱩᱰᱩᱠ ᱟᱠᱟᱱᱟ ᱦᱟᱸᱜ ᱞᱟᱛᱟᱨ ᱞᱟᱛᱟᱨ ᱨᱮ ᱛᱩᱲᱤ ᱠᱚᱦᱚᱸ ᱡᱟᱱᱟᱢ ᱟᱠᱟᱱᱟ ᱡᱟᱭᱦᱳᱠ ᱢᱚᱴᱟᱢᱩᱴᱤ ᱚᱲᱟᱜ ᱞᱟᱹᱜᱤᱫ ᱛᱮ ᱦᱟᱸᱜ ᱠᱷᱟᱱ ᱵᱟᱴᱱᱟ ᱵᱟᱠᱷᱨᱟ ᱫᱚ ᱦᱟᱸᱜ ᱵᱮᱥ ᱜᱮ ᱩᱰᱩᱠᱚᱜᱼᱟ ᱟᱨ ᱥᱩᱱᱩᱢ ᱵᱟᱠᱷᱨᱟ ᱟᱫᱚ ᱦᱚᱸᱜᱼᱚᱭ ᱛᱟᱨᱟ ᱱᱚᱜᱼᱚ ᱱᱚᱝᱠᱟ ᱧᱮᱞ ᱠᱮᱫ ᱛᱟᱵᱚᱱᱟ ᱯᱮ ᱟᱨ ᱛᱩᱲᱤ ᱵᱟᱲᱜᱮ ᱫᱚ ᱟᱫᱚ ᱛᱚ ᱜᱟᱛᱮ ᱠᱚ ᱦᱚᱸᱜᱼᱚᱭ ᱛᱟᱨᱟ ᱧᱮᱞ ᱛᱟᱵᱚᱱ ᱯᱮ ᱛᱩᱲᱤ ᱵᱟᱲᱜᱮ ᱫᱚ ᱪᱮᱫ ᱞᱮᱠᱟ ᱵᱟᱦᱟ ᱟᱠᱟᱱᱟ ᱛᱩᱲᱤ ᱟᱹᱰᱤ ᱱᱟᱯᱟᱭ ᱪᱮᱦᱨᱟ ᱧᱮᱞᱚᱜ ᱠᱟᱱᱟ ᱟᱨ ᱵᱟᱦᱟ ᱠᱚ ᱨᱮᱭᱟᱜ ᱨᱚᱝ ᱢᱩᱫᱽ ᱨᱮᱫᱚ ᱛᱩᱲᱤ ᱵᱟᱦᱟ ᱨᱮᱭᱟᱜ ᱨᱚᱝ ᱫᱚ ᱟᱹᱰᱤ ᱜᱮ ᱯᱷᱮᱵᱟᱨᱮᱴ ᱠᱟᱱ ᱛᱤᱧᱟ ᱟᱨ ᱦᱟᱹᱱᱤ ᱛᱚᱨᱟ ᱥᱟᱺᱜᱤᱧ ᱨᱮᱯᱮ ᱧᱮᱞ ᱫᱟᱲᱮᱭᱟᱭ ᱠᱟᱱᱟ ᱵᱟᱵᱟ ᱚᱱᱟ ᱫᱚ ᱛᱚᱞᱟ ᱨᱮ ᱥᱟᱨᱮ ᱪᱷᱩᱲᱭᱟᱹᱣᱟᱜ ᱠᱟᱱᱟ ᱟᱨ ᱛᱩᱞᱤ ᱛᱩᱲᱤ ᱵᱟᱹᱫᱽ ᱨᱮ ᱟᱹᱰᱤ ᱪᱮᱦᱨᱟ ᱛᱩᱲᱤ ᱵᱟᱦᱟ ᱠᱟᱱᱟ ᱟᱨ ᱱᱩᱭ ᱵᱟᱹᱦᱩ ᱦᱮᱡ ᱦᱮᱡ ᱠᱟᱱᱟ ᱛᱩᱲᱤ ᱵᱟᱦᱟ ᱧᱮᱞ ᱛᱮᱦᱮᱧ ᱫᱚ ᱟᱨ ᱦᱟᱱᱮ ᱞᱟᱦᱟ ᱫᱷᱟᱣ ᱤᱧ ᱩᱫᱩᱜ ᱟᱫ ᱯᱮ ᱛᱟᱦᱮᱱᱟ ᱦᱚᱯᱚᱱ ᱦᱚᱯᱚᱱ ᱛᱟᱦᱮᱸ ᱠᱟᱱᱟ ᱛᱩᱲᱤ ᱵᱟᱹᱫᱽ ᱟᱨ ᱦᱚᱯᱚᱱ ᱦᱚᱯᱚᱱ ᱛᱟᱦᱮᱸ ᱠᱟᱱᱟ ᱛᱩᱲᱤ ᱫᱟᱨᱮ ᱠᱚ ᱛᱚᱠᱷᱚᱱ ᱡᱟᱦᱟᱸ ᱦᱟᱞᱮ ᱜᱮ ᱚᱢᱚᱱ ᱞᱮᱱᱟ ᱛᱚᱠᱷᱚᱱᱤᱧ ᱩᱫᱩᱜ ᱟᱫ ᱯᱮ ᱛᱟᱦᱮᱱᱟ ᱟᱨ ᱦᱚᱸᱜᱼᱚᱭ ᱛᱮᱦᱮᱧᱟᱜ ᱤᱧ ᱩᱫᱩᱜ ᱟᱯᱮ ᱠᱟᱱᱟ ᱟᱨ ᱤᱧ ᱦᱚᱸ ᱚᱱᱟ ᱛᱟᱞᱟ ᱢᱟᱞᱟ ᱨᱮᱫᱚ ᱵᱟᱹᱧ ᱦᱮᱡ ᱵᱟᱲᱟ ᱟᱠᱟᱱᱟ ᱦᱟᱱᱮ ᱡᱟᱦᱟᱸᱧ ᱩᱫᱩᱜ ᱟᱫ ᱯᱮ ᱛᱟᱦᱮᱱᱟ ᱛᱚᱠᱷᱚᱱ ᱜᱮ ᱡᱟᱧ ᱦᱮᱡ ᱞᱮᱱᱟ ᱟᱨ ᱦᱚᱸᱜᱼᱚᱭ ᱛᱮᱦᱮᱧᱤᱧ ᱦᱤᱡᱩᱜ ᱠᱟᱱᱟ ᱧᱮᱞ ᱯᱮ ᱛᱩᱲᱤ ᱫᱟᱨᱮ ᱠᱚ ᱛᱤᱱᱟᱹᱜ ᱢᱟᱨᱟᱝ ᱟᱠᱟᱱᱟ ᱟᱨ ᱵᱟᱦᱟ ᱟᱠᱟᱱᱟ ᱪᱮᱫ ᱪᱮᱦᱨᱟ ᱧᱮᱞᱚᱜ ᱠᱟᱱᱟ ᱧᱮᱞ ᱯᱮ ᱛᱚ ᱜᱟᱛᱮ ᱠᱚ ᱛᱩᱲᱤ ᱵᱟᱦᱟ ᱵᱟᱲᱜᱮ ᱨᱮᱭᱟᱜ ᱥᱤᱱᱮᱢᱮᱴᱤᱠ ᱥᱚᱴ ᱧᱮᱞ ᱛᱟᱵᱚᱱ ᱯᱮ